ᱢᱚᱱᱮ ᱠᱟᱜ ᱢᱮ ᱟᱢ ᱵᱟᱹᱦᱩ ᱫᱚᱢᱮ ᱨᱩᱣᱟᱹᱜ ᱠᱟᱱᱟᱭ ᱢᱟᱱᱮ ᱜᱩᱡᱩᱜ ᱜᱩᱡᱩᱜ ᱚᱵᱚᱥᱛᱟ ᱢᱤᱛᱟᱹᱧ ᱠᱟᱱᱟᱭ ᱜᱩᱡᱩᱜ ᱜᱩᱡᱩᱜ ᱚᱵᱚᱥᱛᱟ ᱫᱤᱭᱮ ᱯᱚᱨ ᱟᱢᱨᱮᱱ ᱦᱚᱧᱦᱟᱨ ᱢᱮ ᱢᱟᱱᱮ ᱩᱱᱤ ᱤᱫᱤ ᱠᱮᱫᱮᱭᱟᱭ ᱢᱮᱛᱟᱭ ᱠᱟᱱᱟ ᱛᱟᱦᱞᱮ ᱡᱟᱢᱟᱭ ᱱᱩᱭ ᱛᱚ ᱵᱟᱭ ᱵᱟᱧᱪᱟᱜᱼᱟ ᱜᱩᱡᱩᱜ ᱜᱩᱡᱩᱜ ᱚᱵᱚᱥᱛᱟ ᱛᱟᱦᱞᱮ ᱱᱩᱭ ᱦᱚᱯᱚᱱ ᱮᱨᱟᱧ ᱫᱚᱞᱤᱧ ᱤᱫᱤᱭᱮ ᱠᱟᱱᱟ ᱫᱤᱭᱮ ᱯᱚᱨ ᱤᱫᱤ ᱠᱮᱫᱮᱭᱟᱭ ᱩᱱᱤ ᱯᱚᱨᱤᱵᱚᱨᱛᱚᱱ ᱛᱮ ᱟᱡ ᱵᱚᱠᱚᱛ ᱠᱩᱲᱤ ᱫᱚᱭ ᱮᱢᱟᱜ ᱢᱮᱭᱟ ᱟᱡ ᱫᱚᱠᱟᱱᱫᱟᱨᱮ ᱢᱤᱛᱟᱹᱧ ᱠᱟᱱᱟ ᱩᱱᱤ ᱟᱡ ᱨᱮᱱ ᱵᱚᱠᱚᱛ ᱠᱩᱲᱤ ᱫᱚ ᱮᱢᱟᱜ ᱢᱮᱭᱟ ᱚᱱᱟ ᱫᱚ ᱟᱫᱚ ᱟᱫᱚ ᱩᱱᱤ ᱦᱩᱭᱮᱱ ᱛᱟᱢᱟ ᱟᱫᱚ ᱚᱱᱟ ᱫᱚᱠᱚ ᱢᱮᱛᱟᱜᱼᱟ ᱜᱮᱨᱮᱱᱴᱤ ᱟᱫᱚ ᱫᱚᱠᱟᱱᱫᱟᱨᱮ ᱢᱤᱛᱟᱹᱧ ᱠᱟᱱᱟ ᱚᱱᱟ ᱫᱚ ᱦᱩᱭᱮᱱ ᱛᱟᱢᱟ ᱜᱮᱨᱮᱱᱴᱤ ᱟᱨ ᱟᱫᱚᱧ ᱢᱮᱛᱟᱭ ᱠᱟᱱᱟ ᱳᱣᱟᱨᱮᱱᱴᱤ ᱫᱚ ᱟᱫᱚ ᱞᱟᱹᱭᱫᱟ ᱢᱚᱱᱮ ᱠᱟᱜ ᱢᱮ ᱟᱢ ᱵᱟᱹᱦᱩ ᱚᱱᱠᱟᱜᱮ ᱟᱢ ᱵᱟᱹᱦᱩ ᱫᱚᱢᱮ ᱚᱥᱩᱥᱛᱷᱚ ᱠᱟᱱᱟ ᱢᱟᱱᱮ ᱜᱩᱡᱩᱜ ᱜᱩᱡᱩᱜ ᱚᱵᱚᱥᱛᱟ ᱢᱟᱱᱮ ᱫᱤᱭᱮ ᱯᱚᱨ ᱟᱢᱨᱮᱱ ᱢᱟᱱᱮ ᱦᱚᱧᱦᱟᱨ ᱢᱮ ᱤᱫᱤ ᱠᱮᱫᱮᱭᱟ ᱟᱭᱟᱜ ᱚᱲᱟᱜ ᱫᱤᱭᱮ ᱯᱚᱨ ᱵᱮᱥ ᱠᱮᱫᱮᱭᱟᱭ ᱥᱩᱥᱛᱷᱚ ᱠᱮᱫᱮᱭᱟᱭ ᱫᱤᱭᱮ ᱯᱚᱨ ᱢᱟᱱᱮ ᱠᱳᱱᱳ ᱨᱚᱠᱚᱢᱮ ᱥᱩᱥᱛᱷᱚ ᱠᱮᱫᱮᱭᱟ ᱦᱟᱴᱟ ᱪᱚᱞᱟ ᱞᱮᱠᱟ ᱚᱵᱚᱥᱛᱟᱭ ᱠᱚᱨᱟᱣ ᱠᱮᱫᱮᱭᱟ ᱫᱤᱭᱮ ᱯᱚᱨ ᱟᱢ ᱴᱷᱮᱱ ᱟᱹᱜᱩ ᱦᱚᱴᱚ ᱠᱟᱫᱮᱭᱟ ᱚᱱᱟ ᱫᱚ ᱢᱟᱱᱮ ᱚᱱᱟ ᱫᱚ ᱟᱫᱚ ᱦᱩᱭᱱᱟ ᱜᱟᱛᱮ ᱠᱚ ᱚᱱᱟ ᱫᱚ ᱳᱣᱟᱨᱮᱱᱴᱤ ᱢᱟᱱᱮ ᱵᱮᱥ ᱠᱮᱫᱮᱭᱟᱭ ᱥᱮ ᱟᱫᱚ ᱚᱱᱟᱜᱮ ᱟᱫᱚ ᱚᱱᱟᱜᱮ ᱤᱧ ᱵᱟᱹᱧ ᱵᱩᱡᱮᱫ ᱛᱟᱦᱮᱸᱫ ᱟᱫᱚ ᱩᱱᱤ ᱫᱚᱠᱟᱱᱫᱟᱨ ᱩᱱᱟᱹᱜ ᱵᱷᱟᱵᱛᱮ ᱵᱩᱡᱷᱟᱹᱣ ᱠᱤᱫᱤᱧ ᱛᱮ ᱟᱫᱚᱧ ᱵᱩᱡᱽ ᱫᱟᱲᱮᱭᱟᱫᱟ ᱳᱣᱟᱨᱮᱱᱴᱤ ᱜᱮ ᱪᱮᱫ ᱟᱨ ᱜᱮᱨᱮᱱᱴᱤ ᱜᱮ ᱪᱮᱫ ᱜᱟᱛᱮ ᱠᱚ ᱱᱚᱣᱟ ᱵᱷᱤᱰᱤᱭᱳ ᱱᱤᱱ ᱢᱟᱨᱟᱝ ᱛᱟᱦᱮᱸ ᱞᱮᱱᱟ ᱜᱟᱛᱮ ᱠᱚ ᱟᱨ ᱯᱞᱤᱡᱽ ᱜᱟᱛᱮ ᱠᱚ ᱤᱭᱩᱴᱩᱵᱽ ᱪᱮᱱᱮᱞ ᱯᱞᱤᱡᱽ ᱥᱟᱵᱥᱠᱨᱟᱭᱤᱵᱽ ᱛᱤᱧ ᱯᱮ ᱜᱟᱛᱮ ᱠᱚ ᱦᱮᱸ ᱟᱨ ᱞᱟᱭᱤᱠ ᱫᱚ ᱟᱞᱚᱯᱮ ᱦᱤᱲᱤᱧᱟ ᱜᱟᱛᱮ ᱠᱚ ᱱᱚᱣᱟ ᱫᱚ ᱵᱟᱭ ᱵᱟᱭ ᱯᱚᱨᱮ ᱟᱨᱚ ᱵᱷᱤᱰᱤᱭᱳ ᱛᱤᱧ ᱦᱤᱡᱩᱜ ᱠᱟᱱᱟ ᱜᱟᱛᱮ ᱠᱚ ᱱᱚᱣᱟ ᱵᱷᱤᱰᱤᱭᱳ ᱫᱚ ᱱᱚᱰᱮ ᱯᱚᱨᱡᱚᱱᱛᱚ ᱜᱮᱧ ᱢᱩᱪᱟᱹᱫ ᱠᱮᱫᱟ ᱵᱟᱭ